ᱟᱨ ᱱᱚᱣᱟ ᱫᱚ ᱠᱩᱨᱛᱤ ᱛᱤᱧ ᱟᱨ ᱱᱚᱣᱟ ᱟᱭᱳᱭ ᱠᱤᱨᱤᱧ ᱟᱠᱟᱫ ᱱᱟᱣᱟ ᱫᱚᱛᱚ ᱯᱟᱨᱟᱵᱽ ᱱᱟᱦᱟᱜ ᱱᱚᱣᱟ ᱠᱩᱥᱤᱛᱮ ᱛᱚ ᱛᱮᱦᱮᱧ ᱟᱨ ᱱᱚᱜᱼᱚᱭ ᱛᱚᱨᱟ ᱱᱚᱣᱟ ᱱᱮᱭᱟ ᱰᱨᱮᱥ ᱤᱧ ᱦᱚᱨᱚᱜ ᱠᱮᱜᱼᱟ ᱟᱨ ᱫᱮᱠᱷᱟᱣ ᱟᱯᱮ ᱠᱟᱹᱱᱟᱹᱧ ᱛᱟᱦᱮᱱ ᱥᱮ ᱱᱚᱣᱟ ᱫᱚ ᱟᱭᱳ ᱱᱟᱦᱟᱜ ᱠᱤᱨᱤᱧ ᱟᱠᱟᱫ ᱟᱹᱧ ᱯᱟᱨᱟᱵᱽ ᱞᱟᱹᱜᱤᱫ ᱛᱮ ᱟᱨ ᱛᱮᱦᱮᱧ ᱫᱚ ᱱᱟᱦᱟᱜ ᱠᱟᱱᱟ ᱯᱟᱨᱟᱵᱽ ᱡᱩᱞᱟ ᱯᱟᱨᱟᱵᱽ ᱦᱮᱸᱪᱮ ᱡᱟᱦᱟᱸ ᱫᱚ ᱟᱵᱚ ᱥᱟᱱᱛᱟᱲ ᱛᱮᱵᱚ ᱢᱮᱱᱟ ᱨᱟᱡᱟ ᱥᱟᱠᱨᱟᱛ ᱦᱮᱸᱪᱮ ᱟᱨ ᱫᱤᱥᱚᱢ ᱠᱚᱨᱮ ᱫᱚ ᱦᱩᱱᱟᱹᱝ ᱚᱱᱟ ᱡᱩᱞᱟᱹ ᱠᱚ ᱛᱚᱞ ᱠᱟᱜᱼᱟ ᱠᱚ ᱢᱟᱫ ᱨᱮᱭᱟᱜ ᱡᱩᱞᱟᱹ ᱛᱟᱦᱮᱱᱟ ᱚᱱᱟ ᱡᱷᱩᱞᱟᱹ ᱛᱚᱞ ᱠᱚᱜᱼᱟ ᱟᱫᱚ ᱱᱚᱛᱮ ᱫᱚ ᱴᱟᱴᱟ ᱵᱟᱡᱟᱨ ᱥᱮᱫ ᱢᱟ ᱱᱚᱝᱠᱟ ᱵᱟᱝ ᱛᱚᱞ ᱛᱟᱦᱮᱱᱟ ᱡᱮ ᱮᱭᱥᱮ ᱵᱟᱵᱮᱨ ᱡᱷᱩᱞᱟᱹ ᱠᱚᱜᱮ ᱛᱟᱦᱮᱱᱟ ᱟᱫᱚ ᱟᱞᱮ ᱫᱚ ᱵᱟᱞᱮ ᱛᱚᱞ ᱵᱟᱲᱟ ᱟᱠᱟᱫ ᱛᱚᱞ ᱠᱚᱫᱚ ᱟᱨ ᱪᱚᱞᱚ ᱛᱮᱦᱮᱧᱟᱜ ᱵᱞᱚᱜ ᱨᱮ ᱟᱯᱮ ᱥᱟᱱᱟᱢ ᱠᱚ ᱥᱟᱹᱜᱩᱱ ᱫᱟᱨᱟᱢᱮᱫ ᱯᱮᱭᱟᱹᱧ ᱟᱥᱟᱭᱟᱹᱧ ᱡᱚᱛᱚ ᱵᱮᱥ ᱜᱮ ᱢᱮᱱᱟᱜ ᱯᱮ ᱤᱧ ᱵᱮᱥ ᱜᱮ ᱢᱤᱱᱟᱹᱧᱟ ᱟᱨ ᱱᱤᱛᱚᱝ ᱪᱟᱞᱟᱣ ᱦᱩᱭᱩᱜ ᱠᱟᱱᱟ ᱠᱟᱹᱴᱤᱡ ᱯᱟᱥᱩᱰᱤ ᱢᱟᱨᱠᱮᱴ ᱥᱮᱫ ᱱᱟᱦᱟᱜ ᱥᱟᱢᱟᱱ ᱠᱚ ᱟᱹᱜᱩ ᱦᱩᱭᱩᱜᱼᱟ ᱟᱨ ᱤᱱᱟᱹ ᱯᱚᱨᱮ ᱯᱤᱴᱷᱟᱹ ᱞᱮᱴᱚ ᱦᱩᱭᱩᱜᱼᱟ ᱡᱤᱞ ᱠᱚ ᱱᱟᱦᱟᱜ ᱵᱮᱱᱟᱣ ᱦᱩᱭᱩᱜᱼᱟ

ᱟᱨ ᱟᱲᱟᱜ ᱵᱟᱠᱚ ᱟᱲᱟᱜ ᱜᱮᱭᱟ ᱚᱠᱟ ᱥᱮᱫ ᱨᱮᱱ ᱦᱚᱸ ᱦᱟᱱᱛᱮ ᱨᱮᱱ ᱱᱟᱛᱮ ᱨᱮᱱ ᱜᱚᱴᱟ ᱮᱥᱮᱫ ᱟᱠᱟᱱᱟ ᱟᱨ ᱟᱹᱞᱤᱧ ᱱᱤᱛᱚᱝ ᱯᱷᱟᱭᱱᱮᱞ ᱚᱰᱚᱠ ᱱᱟᱞᱤᱧ ᱟᱫᱚ ᱞᱮᱸᱜᱟ ᱥᱮᱫ ᱦᱩᱱᱟᱹᱝ ᱠᱟᱨᱮᱱᱰᱤ ᱚᱱᱠᱟ ᱫᱚ ᱪᱟᱞᱟᱜᱼᱟ ᱦᱩᱱᱟᱹᱝ ᱟᱫᱚ ᱟᱹᱞᱤᱧ ᱫᱚ ᱱᱚᱛᱮ ᱯᱟᱥᱩᱰᱤ ᱦᱚᱨ ᱱᱚᱛᱮ ᱞᱤᱧ ᱪᱟᱞᱟᱣᱮᱱᱟ ᱠᱟᱹᱴᱤᱡ ᱢᱟᱨᱠᱮᱴᱤᱝ ᱛᱚᱨᱟ ᱦᱩᱭᱩᱜᱼᱟ ᱥᱮ ᱚᱱᱟ ᱞᱟᱹᱜᱤᱫ ᱛᱮ ᱟᱨ ᱱᱚᱛᱮ ᱦᱚᱸ ᱯᱩᱨᱟᱹ ᱜᱟᱹᱰᱤ ᱨᱮᱞᱟ ᱚᱱᱠᱟ ᱯᱩᱨᱟᱹ ᱵᱤᱨ ᱟᱹᱞᱤᱧ ᱞᱮ ᱦᱮᱡ ᱟᱠᱟᱱᱟ ᱱᱤᱛᱚᱝ ᱚᱸᱰᱮ ᱯᱟᱥᱩᱰᱤ ᱢᱟᱨᱠᱮᱴ

ᱠᱚᱨᱮ ᱱᱤᱛᱚᱝ ᱞᱟᱹᱥᱤ ᱧᱩ ᱦᱩᱭᱩᱜ ᱠᱟᱱᱟ ᱱᱚᱰᱮ ᱠᱟᱨᱮᱱᱰᱤᱭᱟ ᱨᱮ ᱱᱟᱦᱟᱜ ᱪᱚᱠ ᱨᱮ ᱟᱨ ᱯᱟᱨᱥᱚᱰᱤ ᱮᱱᱟᱝ ᱥᱟᱢᱟᱱ ᱠᱚ ᱠᱤᱨᱤᱧ ᱠᱮᱜᱼᱟ ᱱᱟᱦᱟᱜ ᱟᱪᱪᱷᱟ ᱟᱨ ᱱᱤᱛᱚᱝ ᱯᱤᱴᱷᱟᱹ ᱠᱚ ᱦᱩᱭᱩᱜᱼᱟ ᱟᱨ ᱞᱮᱴᱚ ᱟᱨ ᱡᱤᱞ ᱚᱱᱟᱜᱮ ᱱᱟᱦᱟᱜ ᱛᱮᱦᱮᱧ ᱫᱚ ᱟᱨ ᱪᱮᱫ ᱵᱚ ᱡᱚᱢᱟ ᱦᱮᱸ ᱥᱮ

ᱪᱮᱱ ᱵᱟᱞᱟ ᱫᱚ ᱵᱟᱝ ᱠᱟᱱᱟ ᱱᱚᱣᱟ ᱫᱚ ᱟᱨ ᱤᱧ ᱱᱤᱛᱚᱝ ᱦᱟᱸᱜ ᱞᱮᱴᱚᱧ ᱤᱥᱤᱱᱮᱜᱼᱟ ᱫᱮᱥᱤ ᱥᱤᱢ ᱡᱤᱞ ᱨᱮᱭᱟᱜ ᱟᱨ ᱥᱟᱶᱛᱮ ᱡᱤᱞ ᱦᱚᱸᱧ ᱪᱚᱸᱫᱟ ᱟᱠᱟᱜᱼᱟ ᱥᱤᱢ ᱡᱤᱞ ᱨᱮᱭᱟᱜ ᱜᱮ ᱵᱟᱱᱟᱨ ᱮᱠ ᱥᱟᱛᱮᱧ ᱤᱥᱤᱱᱮᱜᱼᱟ ᱡᱤᱞ ᱱᱤᱛᱚᱜ ᱫᱚ ᱦᱚᱯᱚᱱ ᱴᱤᱡ ᱯᱟᱛᱲᱟᱭ ᱯᱟᱹᱴᱤᱭᱮᱜᱼᱟ ᱯᱟᱛᱲᱟ ᱯᱤᱴᱷᱟᱹ ᱞᱟᱹᱜᱤᱫ ᱛᱮ ᱩᱱᱤ ᱯᱟᱹᱴᱤ ᱨᱮ ᱢᱮᱱᱟᱭᱟ ᱯᱟᱹᱴᱷᱟᱹ ᱤᱱᱟᱹ ᱯᱚᱨᱮ ᱱᱟᱜ ᱦᱩᱭᱩᱜᱼᱟ ᱟᱨ ᱱᱤᱛᱚᱜ ᱤᱧ ᱯᱟᱛᱲᱟ ᱯᱤᱴᱷᱟᱹ ᱤᱥᱤᱱ ᱨᱮ ᱢᱮᱱᱟᱭᱟ ᱛᱟᱵᱚᱱ ᱟᱨ ᱱᱚᱜᱼᱚᱭ ᱟᱫᱷᱟ ᱱᱟᱜ ᱤᱥᱤᱱ ᱦᱩᱭ ᱟᱠᱟᱫᱟᱹᱧ ᱥᱤᱢ ᱡᱤᱞ ᱨᱮᱭᱟᱜ ᱯᱤᱴᱷᱟᱹ ᱠᱟᱱ ᱜᱮᱭᱟ ᱛᱚ ᱡᱤᱞ ᱠᱚᱦᱚᱸ ᱤᱥᱤᱱ ᱡᱩᱛ ᱠᱮᱜᱼᱟ ᱞᱮᱴᱚ ᱦᱚᱸ ᱤᱥᱤᱱ ᱮᱱᱟ ᱟᱨ ᱡᱚᱢ ᱦᱩᱭᱩᱜᱼᱟ ᱱᱚᱜᱼᱚᱭ ᱛᱚᱨᱟ ᱡᱤᱞ ᱟᱨ ᱞᱮᱴᱚ ᱟᱨ ᱯᱤᱴᱷᱟᱹ ᱱᱚᱣᱟ ᱫᱚ ᱠᱟᱱᱟ ᱟᱹᱰᱤ ᱥᱤᱵᱤᱞ ᱜᱮ ᱛᱟᱦᱮᱸ ᱞᱮᱱᱟ ᱡᱚᱢ ᱦᱩᱭᱮᱱᱟ ᱛᱚ ᱵᱟᱹᱞᱴᱤ ᱤᱭᱟᱹ ᱠᱚ ᱢᱟᱹᱪᱤ ᱜᱮ ᱯᱟᱞᱴᱤ ᱩᱛᱟᱹᱨ ᱮᱱᱟ ᱟᱹᱰᱤ ᱠᱷᱟᱛᱨᱟ ᱦᱚᱭᱮᱜᱼᱟ